ᱪᱟᱸᱫᱚ ᱡᱟᱠᱟᱛ ᱪᱟᱸᱫᱚ ᱦᱟᱹᱥᱩᱨ ᱫᱤᱱᱟᱹᱢ ᱫᱤᱱ ᱱᱚᱝᱠᱟ ᱜᱮ ᱥᱤᱧᱚᱜ ᱠᱟᱱᱟ ᱧᱤᱫᱟᱹᱜ ᱠᱟᱱᱟ ᱩᱱᱤᱭᱟᱜ ᱠᱟᱹᱢᱤ ᱨᱮᱜᱮ ᱜᱩᱡᱩᱜ ᱵᱩᱨᱩᱜ ᱡᱟᱱᱟ ᱢᱚᱢᱚᱱ ᱚᱱᱟ ᱦᱚᱸ ᱵᱟᱹᱵᱩ ᱥᱟᱹᱨᱤ ᱜᱮ ᱚᱱᱟ ᱛᱮᱜᱮᱧ ᱵᱟᱹᱜᱤᱭᱟᱫ ᱛᱮ ᱤᱧ ᱦᱚᱸ ᱵᱟᱹᱵᱩ ᱚᱱᱠᱟ ᱜᱮ ᱱᱤᱛ ᱫᱚ ᱵᱟᱹᱵᱩ ᱢᱮᱥᱟᱭᱮᱱ ᱛᱤᱧ ᱡᱤᱞ ᱦᱟᱨ ᱛᱟᱦᱟ ᱥᱟᱨᱮ ᱢᱟᱭᱟᱢ ᱵᱟᱹᱱᱩᱜ ᱥᱟᱨᱮᱡ ᱮᱱ ᱛᱤᱧ ᱮᱠᱷᱮᱱ ᱨᱚᱦᱚᱲ ᱡᱟᱝ ᱯᱟᱸᱡᱨᱟ

ᱟᱯᱮ ᱠᱚᱨᱮᱱ ᱪᱷᱟᱰᱟᱭᱮᱱ ᱧᱤᱢᱩᱨ ᱦᱟᱹᱵᱤᱡ ᱛᱟᱦᱮᱱ ᱞᱟᱹᱜᱤᱫ ᱚᱞ ᱢᱚᱞᱚᱝ ᱨᱤᱧ ᱟᱹᱜᱩ ᱞᱮᱫ ᱵᱷᱩᱛ ᱜᱩᱨ ᱵᱷᱩᱛ ᱪᱚᱨᱤᱱ ᱡᱩᱜᱤᱱ ᱟᱞᱚᱢ ᱵᱷᱟᱹᱵᱤᱧ ᱵᱟᱹᱲᱤᱡ ᱫᱚ ᱛᱟᱦᱮᱸ ᱠᱟᱹᱱᱟᱹᱧ ᱢᱟᱹᱱᱢᱤ ᱜᱮ ᱤᱧ ᱡᱤᱣᱤᱣᱟᱱ ᱡᱤᱣᱤᱫ ᱦᱚᱲ ᱫᱚ ᱤᱧ

ᱵᱟᱭ ᱩᱭᱦᱟᱹᱨ ᱵᱟᱹᱱᱩᱜ ᱟᱱ ᱛᱤᱧ ᱟᱞᱚᱢ ᱦᱟᱹᱭᱨᱟ ᱵᱟᱹᱧ ᱪᱤᱠᱟᱹᱣᱮ ᱠᱷᱟᱹᱞᱤ ᱛᱮᱜᱮᱢ ᱵᱚᱞᱚᱜ ᱠᱟᱱ ᱦᱮᱸ ᱤᱧ ᱦᱚᱸ ᱠᱟᱹᱱᱟᱹᱧ ᱵᱚᱸᱜᱟ ᱜᱮ ᱢᱮᱛᱟᱢ ᱠᱟᱹᱱᱟᱹᱧ ᱚᱱᱟ ᱠᱟᱛᱷᱟ ᱩᱭᱦᱟᱹᱨ ᱠᱷᱟᱱᱮᱢ ᱢᱚᱱᱮ ᱛᱮ ᱡᱩᱣᱟᱹᱱ ᱦᱚᱲᱢᱚ ᱠᱮᱴᱮᱡ ᱫᱟᱲᱮ ᱜᱟᱹᱦᱤᱨ ᱩᱭᱦᱟᱹᱨ ᱵᱟᱹᱱᱩᱜ ᱛᱟᱢ ᱦᱟᱯᱮᱱ ᱫᱤᱱ ᱨᱮ ᱦᱟᱲᱟᱢ ᱫᱩᱲᱩᱢ ᱤᱧᱟᱹᱜ ᱠᱟᱛᱷᱟᱢ ᱫᱤᱥᱟᱹᱭ ᱠᱷᱟᱱ